ᱦᱟᱹᱨᱭᱟᱹᱲ ᱢᱤᱫᱴᱟᱝ ᱥᱚᱸᱜᱷᱟ ᱨᱮ ᱡᱟᱹᱯᱤᱫ ᱥᱮ ᱥᱚᱸᱜᱷᱟ ᱨᱮ ᱡᱟᱹᱯᱤᱫ ᱵᱩᱡᱷᱟᱹᱣ ᱦᱚᱪᱚ ᱦᱩᱭ ᱟᱠᱟᱱᱟ ᱱᱚᱣᱟ ᱚᱱᱚᱬᱦᱮ ᱛᱟᱞᱟᱛᱮ ᱚᱱᱚᱬᱦᱤᱭᱟᱹ ᱨᱮᱢᱵᱳ ᱡᱚᱠᱷᱚᱱᱮ ᱚᱞ ᱟᱠᱟᱫᱼᱟ ᱚᱱᱠᱟᱱ ᱚᱠᱛᱚ ᱩᱱᱤᱭᱟᱜ ᱩᱢᱮᱨ ᱫᱚ ᱛᱟᱦᱮᱸ ᱠᱟᱱ ᱛᱟᱭᱟ ᱟᱹᱰᱤ ᱠᱚᱢ ᱢᱮᱱᱠᱷᱟᱱ ᱟᱡ ᱦᱚᱸ ᱢᱤᱫᱴᱟᱝ ᱥᱳᱭᱱᱤᱠᱮ ᱛᱟᱦᱮᱸ ᱠᱟᱱᱟ ᱱᱚᱣᱟ ᱨᱮ ᱡᱟᱦᱟᱸᱭ ᱚᱞ ᱨᱟᱠᱟᱵ ᱟᱠᱟᱫ ᱚᱱᱟ ᱫᱚ ᱴᱷᱤᱠ ᱡᱟᱦᱟᱸ ᱫᱚ ᱟᱴᱷᱟᱨᱚᱥᱚ ᱥᱳᱛᱛᱳᱨ ᱥᱟᱞ ᱨᱮᱱᱟᱜ ᱟᱴᱷᱟᱨᱚᱥᱚ ᱥᱳᱛᱛᱳᱨ ᱵᱟᱝᱠᱷᱟᱱ ᱟᱴᱷᱟᱨᱚᱥᱚ ᱥᱟᱛᱟᱛᱛᱳᱨ ᱥᱟᱞ ᱨᱮ ᱯᱷᱨᱟᱱᱥ ᱟᱨ ᱨᱟᱥᱤᱭᱟ ᱢᱩᱫᱽ ᱨᱮ ᱢᱤᱫᱴᱟᱝ ᱞᱟᱹᱲᱦᱟᱹᱭ ᱦᱩᱭ ᱞᱮᱱ ᱛᱟᱦᱮᱱᱟ ᱚᱱᱠᱟᱱ ᱚᱠᱛᱚ ᱨᱮᱱᱟᱜ ᱚᱞ ᱠᱟᱱ ᱠᱷᱟᱹᱛᱤᱨ ᱜᱮ ᱟᱹᱰᱤ ᱦᱚᱲ ᱠᱚ ᱟᱭ ᱩᱢᱟᱹᱱᱮᱜᱼᱟ ᱡᱮ ᱦᱚᱭᱛᱳ ᱩᱱ ᱚᱠᱛᱚ ᱚᱱᱟ ᱞᱟᱹᱲᱦᱟᱹᱭ ᱨᱮ ᱩᱱᱠᱩ ᱯᱷᱟᱹᱫᱽ ᱠᱚᱣᱟᱜ ᱵᱟᱱᱫᱩᱠ ᱜᱩᱞᱤ ᱛᱮᱭ ᱵᱩᱞᱮᱴ ᱨᱮᱱᱟᱜ ᱜᱩᱞᱤ ᱛᱮᱭ ᱜᱚᱡ ᱞᱮᱱ ᱥᱚᱸᱜᱷᱟ ᱨᱮ ᱢᱤᱫᱴᱟᱝ ᱥᱚᱭᱱᱤᱠᱟᱜ ᱠᱟᱹᱦᱱᱤ ᱜᱮ ᱱᱚᱸᱰᱮ ᱫᱚᱭ ᱚᱞ ᱨᱟᱠᱟᱵ ᱟᱠᱟᱫᱼᱟ ᱢᱤᱫᱴᱟᱝ ᱡᱩᱣᱟᱹᱱ ᱥᱚᱭᱱᱤᱠ ᱡᱚᱠᱷᱚᱱ ᱢᱤᱫᱴᱟᱝ ᱥᱚᱸᱜᱷᱟ ᱨᱮ ᱵᱮᱲᱟ ᱛᱟᱨᱟᱥ ᱢᱮᱱᱟᱜᱼᱟ ᱢᱤᱫᱴᱟᱝ ᱜᱷᱟᱸᱥ ᱪᱮᱛᱟᱱ ᱨᱮ ᱱᱤᱡᱷᱩᱢ ᱮ ᱡᱟᱹᱯᱤᱫ ᱟᱠᱟᱫᱼᱟ ᱩᱱᱤᱭᱟᱜ ᱩᱱ ᱚᱠᱛᱚ ᱨᱮᱱᱟᱜ ᱡᱟᱦᱟᱸ ᱪᱤᱛᱟᱹᱨ ᱡᱟᱦᱟᱸᱭ ᱧᱮᱞ ᱧᱟᱢ ᱟᱠᱟᱫᱼᱟ ᱢᱤᱫᱴᱟᱝ ᱥᱳᱭᱱᱤᱠ ᱞᱮᱠᱟᱛᱮ ᱚᱱᱟ ᱜᱮ ᱱᱚᱰᱮᱭ ᱥᱟᱵ ᱨᱟᱠᱟᱵ ᱟᱠᱟᱫᱼᱟ ᱢᱮᱱᱠᱷᱟᱱ ᱩᱱᱤ ᱡᱮ ᱞᱟᱹᱲᱦᱟᱹᱭ ᱛᱮ ᱜᱚᱡ ᱟᱠᱟᱱᱟᱭ ᱱᱚᱣᱟ ᱫᱚ ᱠᱤᱱᱛᱩ ᱵᱟᱭ ᱞᱟᱹᱭ ᱥᱚᱫᱚᱨ ᱟᱠᱟᱫᱼᱟ ᱟᱭ ᱩᱢᱟᱹᱱ ᱠᱟᱛᱮ ᱧᱟᱢᱚᱜ ᱠᱟᱱᱟ ᱡᱟᱦᱟᱸ ᱫᱚ ᱢᱩᱪᱟᱹᱫ ᱨᱮᱱᱟᱜ ᱢᱤᱫᱴᱟᱝ ᱞᱟᱭᱤᱱ ᱚᱱᱟ ᱛᱟᱞᱟᱛᱮ ᱢᱤᱫᱴᱟᱝ ᱡᱩᱣᱟᱹᱱ ᱥᱚᱭᱱᱤᱠᱟᱜ ᱱᱚᱜᱼᱚᱭ ᱡᱟᱦᱟᱸ ᱜᱩᱡᱩᱜ ᱚᱱᱟ ᱜᱚᱡ ᱟᱠᱟᱱ ᱨᱮᱦᱚᱸ ᱯᱨᱚᱠᱤᱛᱤ ᱡᱟᱦᱟᱸ ᱫᱟᱭᱟ ᱢᱟᱭᱟ ᱩᱱᱤ ᱥᱚᱭᱱᱤᱠ ᱪᱮᱛᱟᱱ ᱨᱮ ᱟᱡ ᱟᱡ ᱩᱢᱟᱹᱱᱮᱜᱼᱟ ᱥᱮ ᱧᱮᱞ ᱟᱠᱟᱫᱼᱟᱭ ᱚᱱᱟ ᱥᱚᱸᱜᱷᱟᱛᱮ ᱯᱟᱨᱚᱢᱚᱜ ᱚᱠᱛᱚ ᱩᱱᱤᱭᱟᱜ ᱚᱱᱟ ᱜᱚᱡ ᱦᱚᱲᱢᱚ ᱧᱮᱞ ᱠᱟᱛᱮ ᱜᱮ ᱱᱚᱣᱟ ᱚᱱᱚᱬᱦᱮ ᱫᱚᱭ ᱚᱞ ᱥᱚᱫᱚᱨ ᱟᱠᱟᱫᱟ ᱢᱮᱱᱛᱮ ᱟᱭᱢᱟ ᱞᱮᱠᱟᱱ ᱜᱟᱹᱠᱷᱩᱲᱤᱭᱟᱹ ᱠᱚ ᱢᱚᱱᱮᱭᱮᱫᱼᱟ ᱱᱚᱣᱟ ᱡᱟᱦᱟᱸ ᱮᱥᱞᱤᱯ ᱤᱱ ᱫᱟ ᱵᱷᱮᱞᱤ ᱱᱚᱣᱟ ᱚᱱᱚᱬᱦᱮ ᱫᱚ ᱵᱟᱨᱭᱟ ᱠᱷᱚᱛ ᱛᱮ ᱦᱟᱹᱴᱤᱧ ᱟᱠᱟᱫᱼᱟ ᱱᱚᱣᱟᱭ ᱚᱞ ᱟᱠᱟᱫᱼᱟ ᱢᱤᱫᱴᱟᱝ ᱥᱚᱱᱮᱴ ᱨᱮᱱᱟᱜ ᱟᱹᱱᱟᱹᱨᱤ ᱞᱮᱠᱟᱛᱮ ᱡᱟᱦᱟᱸ ᱥᱚᱱᱮᱴ ᱫᱚ ᱯᱮᱛᱨᱟᱪᱟᱱ ᱥᱚᱱᱮᱴ ᱠᱚ ᱢᱮᱛᱟᱜᱼᱟ ᱯᱮᱛᱨᱟᱪᱟᱱ ᱡᱟᱦᱟᱸᱭ ᱫᱚ ᱯᱮᱛᱨᱟᱨᱠ ᱤᱛᱟᱹᱞᱤ ᱨᱮᱱ ᱢᱤᱫᱴᱟᱝ ᱚᱱᱚᱲᱦᱤᱭᱟᱹᱭ ᱛᱟᱦᱮᱸ ᱠᱟᱱᱟ ᱩᱱᱤᱭᱟᱜ ᱡᱟᱦᱟᱸ ᱪᱷᱟᱸᱫᱟ ᱥᱮ ᱪᱷᱚᱱᱫᱚ ᱡᱟᱦᱟᱸ ᱞᱮᱠᱟ ᱛᱟᱦᱮᱱᱟ ᱩᱱᱤᱭᱟᱜ ᱪᱷᱚᱱᱫᱚ ᱠᱚ ᱵᱮᱣᱦᱟᱨ ᱦᱚᱨᱟ ᱡᱟᱦᱟᱸ ᱞᱮᱠᱟ ᱴᱷᱤᱠ ᱚᱱᱠᱟ ᱞᱮᱠᱟᱜᱮ ᱱᱚᱣᱟ ᱦᱚᱸ ᱜᱟᱵᱟᱱ ᱢᱮᱱᱟᱜ ᱠᱷᱟᱹᱛᱤᱨ ᱱᱚᱣᱟ ᱚᱱᱚᱲᱦᱮ ᱦᱚᱸ ᱯᱮᱛᱨᱟᱪᱟᱱ ᱥᱚᱱᱮᱴ ᱢᱮᱱᱛᱮ ᱠᱚ ᱧᱩᱢ ᱦᱟᱞᱟᱝ ᱟᱠᱟᱫᱼᱟ ᱱᱚᱣᱟ ᱨᱮ ᱡᱟᱦᱟᱸ ᱵᱟᱨᱭᱟ ᱦᱟᱹᱴᱤᱧ ᱢᱮᱱᱟᱜᱼᱟ ᱚᱱᱟ ᱫᱚ ᱦᱩᱭᱩᱜ ᱠᱟᱱᱟ ᱢᱤᱫᱴᱟᱝ ᱫᱚ ᱚᱠᱴᱮᱵᱽ ᱟᱨ ᱢᱤᱫᱴᱟᱝ ᱫᱚ ᱦᱩᱭᱩᱜ ᱠᱟᱱᱟ ᱥᱮᱥᱴᱮᱴ ᱚᱠᱴᱮᱵᱽ ᱫᱚ ᱦᱩᱭᱩᱜ ᱠᱟᱱᱟ ᱯᱳᱣᱞᱳ ᱨᱮᱱᱟᱜ ᱡᱟᱦᱟᱸ ᱤᱨᱟᱹᱞ ᱜᱚᱴᱟᱝ ᱞᱟᱭᱤᱱ ᱚᱱᱟ ᱢᱤᱫᱴᱟᱝ ᱪᱷᱚᱱᱫᱚ ᱥᱮ ᱪᱷᱟᱸᱫᱟ ᱚᱱᱟ ᱫᱚ ᱚᱠᱴᱮᱵᱽ ᱠᱚ ᱧᱩᱛᱩᱢ ᱠᱟᱣᱫᱟ ᱟᱨ ᱡᱟᱦᱟᱸ ᱫᱚ ᱛᱩᱨᱩᱭ ᱜᱚᱴᱟᱝ ᱞᱟᱭᱤᱱ ᱢᱩᱪᱟᱹᱫ ᱥᱮᱫ ᱢᱮᱱᱟᱜᱼᱟ ᱚᱱᱟ ᱫᱚ ᱥᱮᱥᱴᱮᱴ ᱛᱟᱦᱚᱞᱮ ᱤᱨᱟᱹᱞ ᱜᱚᱴᱟᱝ ᱞᱟᱭᱤᱱ ᱛᱟᱦᱮᱸ ᱞᱮᱱᱠᱷᱟᱱ ᱚᱱᱟ ᱫᱚ ᱚᱥᱴᱚᱠ ᱥᱮ ᱚᱠᱴᱮᱵᱽ ᱟᱨ ᱛᱩᱨᱩᱭ ᱜᱚᱴᱟᱝ ᱞᱟᱭᱤᱱ ᱛᱟᱦᱮᱸ ᱞᱮᱱᱠᱷᱟᱱ ᱚᱱᱟ ᱫᱚ ᱥᱮᱥᱴᱮᱴ ᱥᱮ ᱥᱚᱥᱴᱚᱠ ᱛᱚ ᱱᱚᱣᱟ ᱚᱱᱚᱬᱦᱮᱸ ᱛᱟᱞᱟᱛᱮ ᱢᱤᱫᱴᱟᱝ ᱥᱳᱭᱱᱤᱠᱟᱜ ᱥᱮ ᱢᱤᱫᱴᱟᱝ ᱜᱚᱡ ᱟᱠᱟᱱ ᱥᱳᱭᱱᱤᱠᱟᱜ ᱡᱟᱦᱟᱸ ᱪᱤᱛᱟᱹᱨ ᱥᱟᱵ ᱨᱟᱠᱟᱵ ᱟᱠᱟᱜᱼᱟ ᱚᱱᱟᱜᱮ ᱟᱵᱚ ᱱᱤᱛᱚᱜ ᱵᱚᱱ ᱧᱮᱞᱟ ᱛᱚ ᱥᱟᱱᱟᱢ ᱠᱚᱜᱮ ᱯᱮᱡᱽ ᱱᱟᱢᱵᱟᱨ ᱥᱤᱠᱥᱴᱤ ᱛᱷᱨᱤ ᱮ ᱥᱞᱤᱯ ᱤᱱ ᱫᱟ ᱵᱷᱮᱞᱤ ᱟᱨ ᱛᱷᱟᱨ ᱨᱤᱢᱵᱳ ᱱᱚᱣᱟ ᱩᱰᱩᱠ ᱛᱟᱵᱚᱱ ᱯᱮ ᱟᱨ ᱱᱚᱣᱟ ᱚᱰᱤᱭᱳ ᱟᱸᱡᱚᱢ ᱟᱸᱡᱚᱢ ᱛᱮ ᱯᱟᱲᱦᱟᱣ ᱛᱟᱵᱚᱱ ᱯᱮ ᱱᱚᱣᱟ ᱚᱱᱚᱬᱦᱮᱸ ᱚᱰᱤᱭᱳ ᱥᱟᱶᱛᱮ ᱪᱤᱛᱟᱹᱨ ᱦᱚᱸ ᱢᱤᱞᱟᱹᱣ ᱠᱟᱛᱮ ᱯᱚᱲᱦᱚᱱ ᱨᱮᱱᱟᱜ ᱡᱟᱦᱟᱸ ᱚᱱᱛᱚᱨᱱᱤᱦᱤᱛᱚ ᱠᱟᱹᱦᱱᱤ ᱚᱱᱟ ᱥᱟᱵ ᱨᱟᱠᱟᱵ ᱨᱮᱱᱟᱜ ᱨᱤᱠᱟᱹ ᱦᱩᱭ ᱟᱠᱟᱱᱟ ᱪᱚᱞᱚ ᱛᱚᱵᱮ ᱵᱚᱱ ᱮᱛᱚᱦᱚᱵ ᱞᱮᱜᱮ ᱮ ᱥᱢᱚᱞ ᱜᱨᱤᱱ ᱵᱷᱮᱞᱞᱤ ᱦᱚᱭᱮᱨ ᱮ ᱥᱞᱳ ᱥᱴᱨᱤᱢ ᱯᱷᱞᱳᱡᱽ ᱦᱩᱰᱤᱧ ᱦᱟᱹᱨᱭᱟᱹᱲ ᱥᱚᱸᱜᱷᱟ ᱡᱟᱦᱟᱸ ᱨᱮ ᱵᱟᱹᱭ ᱵᱟᱹᱭ ᱛᱮ ᱢᱤᱫᱴᱟᱝ ᱦᱩᱰᱤᱧ ᱥᱟᱱᱛᱚ ᱜᱟᱰᱟ ᱞᱤᱸᱜᱤᱱ ᱠᱟᱱᱟ ᱮᱱᱰ ᱞᱤᱵᱷᱥ ᱞᱚᱝ ᱥᱴᱨᱮᱱᱰᱥ ᱚᱯᱷ ᱥᱤᱞᱵᱷᱟᱨ ᱚᱱ ᱫᱟ ᱵᱨᱟᱭᱤᱴ ᱡᱮᱱᱚ ᱞᱟᱹᱭ ᱜᱟᱱᱚᱜᱼᱟ

ᱟᱬᱜᱚ ᱦᱤᱡᱩᱜ ᱠᱟᱱᱟ ᱵᱮᱲᱟ ᱛᱟᱨᱟᱥ ᱫᱮ ᱯᱷᱤᱞ ᱫᱟ ᱦᱳᱞᱳ ᱯᱷᱩᱞ ᱚᱯᱷ ᱞᱟᱭᱤᱴ ᱚᱱᱟ ᱥᱚᱸᱜᱷᱟ ᱚᱱᱟ ᱢᱟᱨᱥᱟᱞ ᱛᱮᱭ ᱯᱮᱨᱮᱡ ᱮᱫᱟ ᱥᱮ ᱢᱟᱨᱥᱟᱞ ᱠᱟᱜ ᱠᱟᱱᱟ ᱮ ᱥᱳᱞᱡᱟᱨ ᱢᱤᱫᱴᱟᱝ ᱥᱚᱭᱱᱤᱠ ᱵᱷᱮᱨᱤ ᱭᱟᱝ ᱟᱹᱰᱤ ᱡᱩᱣᱟᱹᱱᱟᱭ ᱞᱟᱭᱤᱡᱽ ᱳᱯᱮᱱ ᱢᱟᱣᱩᱛᱷ ᱜᱤᱛᱤᱡ ᱟᱠᱟᱱᱟᱭ ᱢᱚᱪᱟ ᱪᱟᱦᱟᱵ ᱠᱟᱛᱮ᱾ ᱮ ᱯᱤᱞᱳ ᱢᱮᱰ ᱚᱯᱷ ᱯᱷᱟᱨᱱ ᱵᱤᱱᱮᱛᱷ ᱦᱤᱡ ᱦᱮᱰ ᱢᱤᱫᱴᱟᱝ ᱵᱟᱞᱤᱥ ᱛᱮᱭᱟᱨ ᱟᱠᱟᱫᱟᱭ ᱯᱷᱟᱨᱱ ᱟᱭᱟᱜ ᱵᱚᱦᱚᱜ ᱞᱟᱛᱟᱨ ᱨᱮ᱾ ᱮᱥᱞᱤᱯ ᱡᱟᱹᱯᱤᱫ ᱟᱠᱟᱫᱟᱭ ᱥᱴᱨᱮᱪᱰ ᱤᱱ ᱫᱟ ᱦᱮᱵᱷᱤ ᱟᱱᱰᱟᱨ ᱜᱨᱳᱛᱷ ᱡᱟᱹᱯᱤᱫ ᱟᱠᱟᱫᱟᱭ ᱡᱟᱦᱟᱸ ᱫᱚ ᱯᱟᱥᱱᱟᱣ ᱛᱮ ᱟᱴᱮᱫ ᱟᱠᱟᱱ ᱠᱟᱹᱴᱤᱡ ᱠᱟᱹᱴᱤᱡ ᱜᱩᱞᱢᱚ ᱪᱮᱛᱟᱱ ᱥᱮ ᱱᱟᱹᱲᱤ ᱪᱮᱛᱟᱱ ᱚᱛᱢᱚᱱ ᱪᱮᱛᱟᱱ ᱨᱮ᱾ ᱯᱮᱞ ᱤᱱ ᱦᱤᱡᱽ ᱳᱣᱟᱨᱢ ᱟᱭᱟᱜ ᱚᱱᱟ ᱢᱮᱫᱦᱟ ᱫᱚ ᱱᱟᱥᱮᱱᱟᱜ ᱯᱩᱞᱥᱩ ᱟᱠᱟᱱᱟ᱾ ᱜᱨᱤᱱ ᱥᱟᱱ ᱥᱩᱠ ᱵᱮᱰ᱾ ᱵᱮᱲᱟ ᱛᱟᱨᱟᱥ ᱛᱮ ᱛᱟᱨᱥᱮ ᱟᱠᱟᱱ ᱦᱟᱹᱲᱭᱟᱹᱨ ᱵᱤᱪᱷᱱᱟᱹ ᱨᱮ᱾ ᱦᱤᱡᱽ ᱯᱷᱤᱴ ᱮᱢᱟᱝ ᱫᱟ ᱯᱷᱞᱟᱣᱟᱨᱥ ᱟᱭᱟᱜ ᱡᱟᱸᱜᱟ ᱠᱤᱱ ᱫᱚ ᱵᱟᱦᱟ ᱛᱟᱞᱟ ᱨᱮ᱾ ᱦᱤ ᱥᱞᱤᱯᱥ ᱩᱱᱤ ᱡᱟᱹᱯᱤᱫ ᱟᱠᱟᱫᱟᱭ᱾ ᱦᱤᱡᱽ ᱥᱢᱟᱭᱤᱞ ᱤᱡᱽ ᱞᱟᱭᱤᱠ ᱮᱱ ᱤᱱᱯᱷᱟᱱᱴᱥ ᱩᱱᱤᱭᱟᱜ ᱞᱟᱸᱫᱟ ᱫᱚ ᱢᱤᱫᱴᱟᱝ ᱜᱤᱫᱽᱨᱟᱹ ᱞᱮᱠᱟ᱾ ᱡᱮᱱᱴᱮᱞ, ᱵᱷᱚᱫᱽᱨᱚ, ᱩᱭᱫᱟᱣᱩᱴ ᱜᱟᱭᱤᱞ ᱪᱮᱫ ᱦᱚᱸ

ᱡᱤᱨᱟᱹᱣ ᱵᱟᱠᱚ ᱵᱷᱟᱸᱜᱚᱲ ᱮᱫ ᱛᱟᱭᱟ᱾ ᱦᱤ ᱥᱞᱤᱯᱥ ᱤᱱ ᱥᱟᱱᱞᱟᱭᱤᱴ, ᱩᱱᱤ ᱡᱟᱹᱯᱤᱫ ᱟᱠᱟᱜᱼᱟᱭ ᱵᱮᱲᱟ ᱛᱟᱨᱟᱥ ᱨᱮ᱾ ᱳᱣᱟᱱ ᱦᱮᱱᱰ ᱳᱱ ᱦᱤᱡᱽ ᱵᱨᱮᱥᱴ, ᱢᱤᱫᱴᱟᱝ ᱛᱤ ᱫᱚ ᱟᱭᱟᱜ ᱠᱚᱲᱟᱢ ᱪᱮᱛᱟᱱ ᱨᱮ᱾ ᱮᱴ ᱯᱤᱭᱮᱥ, ᱥᱟᱱᱛᱤ ᱛᱮ᱾ ᱤᱱ ᱦᱤᱡᱽ ᱥᱟᱭᱤᱰ ᱫᱮᱭᱟᱨ ᱟᱨ ᱴᱩ ᱨᱮᱰ ᱦᱳᱞᱥ, ᱩᱱᱤᱭᱟᱜ ᱦᱚᱲᱢᱚ ᱨᱮᱱᱟᱜ ᱢᱤᱫ ᱫᱷᱟᱨᱮ ᱨᱮ ᱵᱟᱨᱭᱟ ᱟᱨᱟᱜ ᱜᱮ ᱵᱷᱩᱜᱟᱹᱜ ᱱᱤᱭᱟᱹ ᱛᱟᱭᱚᱢ ᱫᱚᱵᱚᱱ ᱧᱮᱞ ᱞᱮᱜᱮ ᱡᱮ ᱚᱱᱟ ᱢᱤᱢᱤᱫᱴᱟᱝ ᱳᱣᱟᱨᱰ ᱠᱚᱨᱮᱱᱟᱜ ᱢᱮᱱᱮᱛ ᱥᱢᱚᱞ ᱦᱩᱰᱤᱧ ᱥᱮ ᱠᱟᱹᱴᱤᱡ ᱜᱨᱤᱱ ᱦᱟᱹᱨᱭᱟᱹᱲ ᱵᱷᱮᱞᱞᱤ ᱱᱚᱣᱟ ᱫᱚ ᱦᱩᱭᱩᱜ ᱠᱟᱱᱟ ᱥᱚᱸᱜᱷᱟ ᱡᱟᱦᱟᱸ ᱫᱚ ᱵᱩᱨᱩ ᱥᱚᱸᱜᱷᱟ ᱵᱚᱱ ᱞᱟᱹᱭᱫᱟ ᱥᱞᱳ ᱵᱟᱹᱭ ᱵᱟᱹᱭᱛᱮ ᱥᱴᱨᱤᱢ ᱱᱚᱣᱟ ᱫᱚ ᱫᱟᱜ ᱨᱮᱱᱟᱜ ᱥᱨᱳᱛ ᱯᱷᱞᱳᱡᱽ ᱞᱤᱸᱜᱤᱱ ᱠᱟᱱᱟ ᱞᱤᱵᱷᱥ ᱡᱟᱦᱟᱸ ᱫᱚ ᱥᱟᱠᱟᱢ ᱞᱚᱝ ᱥᱴᱨᱮᱱᱰ ᱡᱮᱞᱮᱧ ᱴᱟᱝ ᱥᱩᱛᱟᱹᱢ ᱞᱮᱠᱟ ᱥᱤᱞᱵᱷᱟᱨ ᱨᱩᱯᱟᱹᱞᱤ ᱵᱨᱟᱭᱤᱴ ᱡᱟᱦᱟᱸ ᱫᱚ ᱡᱤᱲᱤᱡ ᱡᱤᱲᱤᱡ ᱥᱮ ᱡᱷᱟᱞᱠᱟᱜᱼᱟ ᱢᱟᱣᱩᱱᱴᱮᱱ ᱴᱚᱯ ᱵᱩᱨᱩ ᱪᱮᱛᱟᱱ ᱥᱴᱨᱤᱢ ᱱᱚᱣᱟ ᱦᱚᱸ ᱚᱱᱟ ᱢᱤᱫᱴᱟᱝ ᱦᱮᱞᱠᱟᱣ ᱥᱮ ᱨᱮ ᱢᱮᱱ ᱦᱩᱭ ᱟᱠᱟᱱᱟ ᱯᱷᱤᱞ ᱯᱮᱨᱮᱡᱟᱭ

ᱯᱟᱥᱱᱟᱣ ᱛᱟᱦᱮᱸ ᱠᱟᱱᱟ᱾ ᱦᱮᱵᱤ ᱟᱹᱰᱤ ᱟᱱᱰᱟᱨᱜᱨᱳᱛᱷ ᱡᱟᱦᱟᱸ ᱫᱚ ᱱᱟᱹᱲᱤ ᱪᱮᱛᱟᱱ ᱡᱟᱦᱟᱸ ᱫᱚ ᱜᱩᱞᱢᱚ, ᱯᱮᱞ ᱡᱟᱦᱟᱸ ᱫᱚ ᱦᱩᱭᱩᱜ ᱠᱟᱱᱟ ᱯᱩᱞᱥᱩ, ᱣᱟᱨᱢ ᱞᱚᱞᱚ, ᱥᱟᱱ-ᱥᱳᱠᱰ ᱵᱮᱰ ᱡᱟᱦᱟᱸ ᱫᱚ ᱯᱮᱲᱟ ᱛᱟᱨᱟᱥ ᱛᱮ ᱯᱮᱨᱮᱡ ᱟᱠᱟᱱ᱾ ᱯᱷᱤᱴ ᱡᱟᱸᱜᱟ ᱠᱤᱱ ᱮᱢᱟᱝ ᱢᱩᱫᱽ ᱨᱮ ᱯᱷᱞᱟᱣᱟᱨᱥ

ᱠᱮᱪ ᱞᱟᱜᱟᱣ ᱫᱟᱲᱮᱭᱟᱜᱼᱟ ᱠᱳᱞᱰ ᱨᱮᱭᱟᱲ ᱦᱟᱢᱤᱝ ᱤᱱᱥᱮᱠᱴ ᱡᱟᱦᱟᱸᱭ ᱫᱚ ᱩᱰᱟᱹᱣ ᱞᱮᱱᱠᱷᱟᱱ ᱡᱟᱦᱟᱸ ᱩᱱᱠᱩᱣᱟᱜ ᱜᱩᱱᱜᱩᱱ ᱥᱟᱰᱮ ᱫᱚ ᱚᱱᱟ ᱵᱩᱡᱷᱟᱹᱣ ᱦᱩᱭ ᱠᱟᱱᱟ ᱰᱤᱥᱴᱟᱨᱵ ᱢᱟᱱᱮ ᱵᱮᱜᱷᱟᱛ ᱨᱮᱥᱴ ᱡᱤᱨᱟᱹᱣ ᱵᱨᱮᱥᱴ ᱠᱚᱲᱟᱢ ᱮᱴᱯᱤᱭᱮᱥ ᱥᱟᱱᱛᱤ ᱨᱮᱰ ᱦᱳᱞᱥ ᱚᱱᱟ ᱟᱨᱟᱜ ᱠᱟᱹᱴᱤᱡ ᱵᱷᱩᱜᱟᱹᱜ ᱛᱟᱦᱚᱞᱮ ᱱᱚᱣᱟ ᱛᱟᱦᱮᱸ ᱠᱟᱱᱟ ᱟᱵᱚᱣᱟᱜ ᱮᱥᱞᱤᱯ ᱤᱱ ᱫᱟ ᱵᱷᱮᱞᱤ ᱨᱮᱱᱟᱜ ᱯᱚᱲᱦᱚᱱ ᱱᱚᱣᱟ ᱯᱚᱲᱦᱚᱱ ᱛᱟᱞᱟᱛᱮ ᱢᱤᱫᱴᱟᱝ ᱡᱩᱣᱟᱹᱱ ᱥᱚᱭᱱᱤᱠ ᱡᱟᱦᱟᱸᱭ ᱫᱚ ᱵᱩᱨᱩ ᱥᱚᱸᱜᱷᱟᱨᱮ ᱜᱚᱡ ᱟᱠᱟᱱᱟ ᱩᱱᱤ ᱜᱚᱡ ᱠᱟᱛᱮᱫ ᱚᱠᱟ ᱞᱮᱠᱟᱱ ᱚᱵᱚᱥᱛᱷᱟ ᱨᱮ ᱢᱮᱱᱟᱭᱟ ᱚᱱᱟᱜᱮ ᱱᱚᱣᱟ ᱚᱱᱚᱬᱦᱮ ᱛᱟᱞᱟᱛᱮ ᱟᱨᱛᱷᱟᱨ ᱨᱤᱢᱵᱳ ᱟᱹᱰᱤ ᱱᱟᱯᱟᱭ ᱥᱟᱺᱦᱤᱡ ᱮ ᱥᱟᱵ ᱨᱟᱠᱟᱵ ᱟᱠᱟᱫᱟ᱾ ᱱᱚᱣᱟ ᱚᱰᱤᱭᱳ ᱟᱸᱡᱚᱢ ᱟᱸᱡᱚᱢ ᱛᱮ ᱪᱤᱛᱟᱹᱨ ᱥᱟᱶᱛᱮ ᱱᱟᱥᱮᱱᱟᱜ ᱨᱤᱠᱟᱹ ᱦᱩᱭ ᱟᱠᱟᱱᱟ ᱱᱚᱣᱟ ᱨᱮᱱᱟᱜ ᱯᱚᱲᱦᱚᱱ ᱡᱟᱛᱮ ᱢᱤᱞᱟᱹᱜ ᱢᱟ ᱟᱯᱮ ᱠᱚᱣᱟᱜ ᱥᱚᱞᱦᱮᱜ ᱢᱟ ᱛᱚ ᱱᱚᱣᱟ ᱚᱰᱤᱭᱳ ᱥᱟᱶᱛᱮ ᱪᱤᱛᱟᱹᱨ ᱧᱮᱞ ᱧᱮᱞ ᱛᱮ ᱟᱸᱡᱚᱢ ᱟᱸᱡᱚᱢ ᱛᱮ ᱢᱚᱡᱽ ᱛᱮ ᱯᱟᱲᱦᱟᱣ ᱯᱮ ᱟᱥᱚᱜ ᱠᱟᱱᱟ ᱯᱮ ᱟᱱᱟᱴ ᱱᱚᱣᱟ ᱛᱟᱞᱟᱛᱮ ᱥᱚᱞᱦᱮ ᱫᱟᱲᱮᱭᱟᱜᱼᱟ